ᱡᱚᱦᱟᱨ ᱜᱮ ᱡᱚᱛᱚ ᱠᱚ ᱤᱧ ᱛᱚᱨᱚᱯ ᱠᱷᱚᱱ ᱜᱟᱞᱢᱟᱨᱟᱣ ᱞᱟᱹᱜᱤᱫ ᱟᱯᱚ ᱠᱚ ᱛᱟᱞᱟᱨᱮ ᱥᱚᱢᱟᱡᱽ ᱨᱮᱱᱟᱜ ᱟᱵᱚᱣᱟᱜ ᱥᱚᱢᱟᱡᱽ

ᱟᱹᱛᱩ ᱪᱟᱞᱟᱜ ᱠᱟᱱ ᱛᱟᱵᱚᱱᱟ ᱥᱟᱱᱛᱟᱲ ᱥᱚᱢᱟᱡᱽ ᱥᱟᱞᱠᱷᱟᱱ ᱢᱩᱨᱢᱩ ᱢᱮᱱ ᱠᱟᱫᱟ ᱵᱚᱞᱮ ᱞᱚᱜ ᱠᱟᱱ ᱛᱟᱵᱚᱱᱟ ᱥᱟᱱᱛᱟᱲ ᱥᱚᱢᱟᱡᱽ ᱟᱭ ᱫᱚ ᱟᱭ ᱢᱮᱱ ᱫᱟ ᱟᱹᱛᱩ ᱠᱟᱱ ᱛᱟᱵᱚᱱᱟ ᱩᱱᱤᱭᱟᱜ ᱠᱟᱛᱷᱟ ᱦᱚᱸ ᱴᱷᱤᱠ ᱜᱮᱭᱟ ᱟᱨ ᱤᱧᱟᱹᱜ ᱦᱚᱸ ᱠᱟᱛᱷᱟ ᱡᱮ ᱵᱟᱹᱲᱤᱡ ᱜᱮᱭᱟ ᱥᱮ ᱢᱚᱡᱽ ᱜᱮᱭᱟ ᱟᱯᱮ ᱵᱟᱲᱟᱭᱟ ᱵᱚᱞᱮ ᱟᱹᱛᱩ ᱠᱟᱱ ᱛᱟᱵᱚᱱᱟ

ᱠᱩᱲᱤ ᱠᱚᱲᱟ ᱠᱚ ᱵᱟᱹᱲᱤᱡ ᱠᱟᱱᱟ ᱟᱨ ᱟᱭᱢᱟ ᱞᱮᱠᱟᱱ ᱦᱚᱲ ᱠᱚ ᱵᱟᱹᱲᱤᱡ ᱠᱟᱱᱟ ᱡᱚᱛᱚ ᱞᱮᱠᱟᱱ ᱦᱚᱲ ᱜᱮ ᱟᱨ ᱢᱤᱫᱴᱮᱱ ᱟᱯᱮ ᱟᱯᱮ ᱴᱷᱮᱱ ᱢᱤᱫᱴᱮᱱ ᱥᱟᱣᱟᱞ ᱢᱮᱱᱟᱜᱼᱟ ᱵᱚᱞᱮ ᱥᱟᱱᱛᱟᱲ ᱥᱚᱢᱟᱡᱽ ᱪᱮᱫ ᱪᱮᱠᱟᱨᱮ ᱥᱩᱫᱷᱨᱚᱜᱼᱟ ᱟᱨ ᱪᱮᱫ ᱠᱟᱛᱷᱟ ᱛᱮ ᱥᱩᱫᱷᱨᱚᱜᱼᱟ ᱪᱮᱫ ᱠᱟᱛᱷᱟ ᱵᱩᱡᱷᱟᱹᱣ ᱛᱮ ᱥᱩᱫᱷᱨᱚᱜᱼᱟ ᱥᱮ ᱪᱮᱫ ᱠᱟᱛᱷᱟ ᱨᱚᱲ ᱛᱮ ᱥᱩᱫᱷᱨᱩᱜᱼᱟ ᱟᱹᱰᱤ ᱱᱟᱯᱟᱭ ᱱᱟᱯᱟᱭ ᱠᱟᱛᱷᱟ ᱦᱮᱱᱟᱜ ᱛᱟᱵᱚᱱᱟ ᱥᱚᱢᱟᱡᱽ ᱵᱷᱤᱛᱨᱤ ᱨᱮ ᱛᱚ ᱡᱚᱛᱚ ᱦᱚᱲ ᱵᱚᱱ ᱵᱩᱡᱷᱟᱹᱣ ᱮᱫᱟ ᱚᱱᱟ ᱛᱮᱜᱮ ᱤᱧ ᱥᱟᱱᱛᱟᱲ ᱥᱚᱢᱟᱡᱽ ᱵᱟᱨᱭᱟ ᱠᱟᱛᱷᱟ ᱟᱯᱮ ᱠᱚ ᱥᱟᱢᱱᱮ ᱫᱚᱦᱚᱭ ᱢᱮᱱᱫᱟ ᱜᱚᱴᱟᱭ ᱢᱮᱱᱫᱟ

ᱟᱨ ᱪᱮᱫ ᱞᱮᱠᱟᱛᱮ ᱥᱚᱢᱟᱡᱽ ᱵᱟᱧᱪᱟᱣ ᱨᱮᱱᱟᱜ ᱠᱳᱥᱤᱥ ᱟᱵᱚᱱ ᱟᱨ ᱵᱟᱧᱪᱟᱣ ᱫᱚᱦᱚᱭᱟᱵᱚᱱ ᱟᱜᱟᱨ ᱤᱧ ᱠᱟᱛᱷᱟ ᱡᱟᱦᱟᱸᱭ ᱯᱮ ᱵᱩᱡᱷᱟᱹᱣ ᱠᱮᱫ ᱛᱟᱵᱚᱱ ᱠᱷᱟᱡ ᱛᱚ ᱱᱤᱭᱟᱹ ᱥᱠᱨᱤᱱ ᱨᱮ ᱱᱟᱢᱵᱟᱨ ᱦᱮᱱᱟᱜ ᱛᱤᱧᱟ ᱡᱟᱹᱨᱩᱲ ᱯᱮ ᱯᱷᱳᱱ ᱤᱧᱟ ᱚᱠᱚᱭ ᱵᱩᱡᱷᱟᱹᱣ ᱥᱟᱱᱛᱟᱲ ᱥᱚᱢᱟᱡᱽ ᱞᱟᱹᱜᱤᱫ ᱛᱮ ᱨᱚᱲᱮᱫ ᱠᱟᱱ

ᱟᱞᱮ ᱠᱤ ᱱᱤᱭᱟᱹ ᱵᱩᱰᱤᱭᱳ ᱵᱤᱰᱤᱭᱳ ᱞᱟᱭᱤᱠ ᱛᱤᱧ ᱯᱮ ᱥᱟᱵᱥᱠᱨᱟᱭᱤᱵ ᱛᱤᱧ ᱯᱮ ᱟᱨ ᱠᱚᱢᱮᱱᱴ ᱯᱮ ᱟᱨ ᱥᱮᱭᱟᱨ ᱛᱟᱵᱚᱱ ᱯᱮ ᱥᱚᱢᱟᱡᱽ ᱨᱮ ᱯᱷᱟᱭᱞᱟᱣ ᱛᱟᱵᱚᱱ ᱯᱮ ᱡᱚ ᱟᱜᱮ ᱵᱟᱲᱦᱟᱜ ᱛᱟᱵᱚᱱ ᱥᱚᱢᱟᱡᱽ ᱡᱚᱦᱟᱨ ᱜᱮ ᱵᱟᱥ ᱥᱟᱣᱟᱞ ᱫᱚ ᱱᱤᱭᱟᱹ ᱛᱟᱦᱮᱸ ᱠᱟᱱᱟ ᱥᱚᱢᱟᱡᱽ ᱪᱮᱠᱟ ᱵᱚᱱ ᱵᱟᱧᱪᱟᱣᱟ ᱢᱟ ᱛᱚᱵᱮ ᱡᱚᱦᱟᱨ ᱜᱮ